ᱮᱜᱳ ᱛᱳᱣᱟ ᱫᱟᱨᱮ ᱳᱯᱮᱨᱟ ᱡᱚᱦᱟᱨ ᱜᱮ ᱥᱟᱱᱟᱢ ᱠᱚ ᱱᱤᱭᱟᱹ ᱟᱹᱫᱤᱵᱟᱹᱥᱤ ᱱᱟᱣᱟ ᱦᱩᱫᱤᱥ ᱪᱮᱱᱮᱞ ᱨᱮ ᱛᱮᱦᱮᱧ ᱫᱚ ᱢᱤᱫᱴᱮᱱ ᱯᱮᱯᱟᱨᱤᱧ ᱧᱟᱢ ᱟᱠᱟᱫᱟ ᱱᱤᱭᱟᱹ ᱫᱚ ᱢᱤᱫᱴᱮᱱ ᱡᱟᱛᱨᱟ ᱯᱟᱨᱴᱤ ᱨᱮᱱᱟᱜ ᱠᱟᱱᱟ ᱟᱨ ᱱᱤᱭᱟᱹ ᱵᱩᱱ ᱛᱟᱞᱟᱝ ᱯᱟᱲᱦᱟᱣ ᱮᱫᱟ ᱪᱮᱫ ᱠᱚ ᱵᱤᱥᱚᱭ ᱛᱮ ᱡᱟᱛᱨᱟ ᱯᱟᱨᱴᱤ ᱠᱚ ᱫᱚᱦᱚ ᱟᱠᱟᱫᱟ ᱟᱨ ᱚᱠᱟ ᱨᱮᱱᱟᱜ ᱠᱟᱱᱟ ᱡᱚᱛᱚ ᱵᱚᱱ ᱜᱟᱞᱢᱟᱨᱟᱣ ᱮᱫᱟ ᱴᱷᱤᱠ ᱜᱮᱭᱟ ᱟᱨ ᱱᱤᱭᱟᱹ ᱵᱟᱨᱮᱛᱮ ᱥᱚᱢᱟᱡᱽ ᱨᱮᱱᱟᱜ ᱟᱨ ᱱᱤᱭᱟᱹ ᱵᱷᱤᱰᱤᱭᱳ ᱥᱩᱨᱩ ᱠᱷᱚᱱ ᱞᱟᱦᱟᱨᱮ ᱞᱟᱦᱟᱨᱮ ᱥᱟᱵᱥᱠᱨᱟᱭᱤᱵᱽ ᱯᱮ ᱟᱨ ᱵᱮᱞ ᱟᱭᱠᱚᱱ ᱫᱟᱵᱟᱣ ᱯᱮ ᱟᱨ ᱡᱟᱦᱟᱸ ᱡᱟᱦᱟᱸᱛᱮ ᱥᱮᱭᱟᱨ ᱯᱮ ᱠᱩᱪ ᱦᱚᱲ ᱠᱚ ᱵᱩᱡᱷᱟᱹᱣ ᱫᱟᱲᱮᱜ ᱴᱷᱤᱠ ᱜᱮᱭᱟ ᱫᱨᱟᱢ ᱮᱦᱚᱵ ᱫᱟ ᱛᱚᱵᱮ ᱱᱤᱭᱟᱹ ᱨᱮ ᱚᱞ ᱠᱟᱱᱟ ᱮᱜᱚ ᱛᱚᱣᱟ ᱫᱟᱨᱮ ᱚᱯᱮᱨᱟ ᱮᱜᱚ ᱛᱚᱣᱟ ᱫᱟᱨᱮ ᱚᱯᱮᱨᱟ ᱢᱚᱛᱞᱚᱵ ᱪᱮᱫ ᱯᱮ ᱵᱩᱡᱷᱟᱹᱣᱮᱫ ᱠᱟᱱ ᱜᱮᱭᱟ ᱥᱮ ᱟᱪᱪᱷᱟ ᱵᱟᱫᱽ ᱨᱤᱧ ᱥᱟᱢᱡᱷᱟᱣ ᱧᱚᱜ ᱯᱮᱭᱟ ᱟᱨ ᱱᱤᱭᱟᱹ ᱪᱮᱫ ᱦᱩᱭ ᱠᱟᱱᱟ ᱥᱟᱨᱟᱥᱚᱛᱤ ᱥᱟᱨᱟᱥᱚᱛᱤ ᱯᱩᱡᱟ ᱠᱮ ᱥᱩᱵ ᱟᱯᱥᱟᱨ ᱨᱮ ᱱᱚᱸᱰᱮ ᱚᱞᱚᱜ ᱠᱟᱱᱟ ᱥᱟᱨᱟᱥᱟᱛᱤ ᱥᱩᱯ ᱟᱯᱥᱟᱨ ᱨᱮ ᱟᱨ ᱱᱤᱭᱟᱹ ᱫᱚ ᱠᱟᱱᱟ ᱥᱤᱛᱩᱝ ᱴᱚᱞᱟ ᱪᱟᱸᱫᱽᱯᱩᱨ ᱟᱨ ᱯᱩᱨᱱᱤᱭᱟ ᱡᱮᱞᱟ ᱨᱮ ᱱᱤᱭᱟᱹ ᱫᱚ ᱯᱨᱳᱜᱨᱟᱢ ᱦᱩᱭᱩᱜ ᱠᱟᱱᱟ ᱟᱯᱮ ᱱᱟᱥᱮᱭᱟᱜ ᱜᱩᱱᱟᱹᱱᱚᱜ ᱛᱟᱵᱚᱱ ᱯᱮ ᱵᱚᱭᱦᱟ ᱱᱟᱥᱮᱭᱟᱜ ᱱᱤᱭᱟᱹ ᱟᱵᱚᱣᱟᱜ ᱥᱟᱨᱟᱥᱟᱛᱤ ᱡᱚ ᱠᱚ ᱱᱤᱛᱚᱜ ᱠᱚ ᱢᱟᱱᱟᱣᱮᱫ ᱠᱟᱱ ᱟᱵᱚ ᱦᱚᱲᱟᱜ ᱠᱟᱱᱟ ᱯᱮᱦᱞᱤ ᱵᱟᱨ ᱱᱤᱭᱟᱹ ᱜᱩᱱᱟᱹᱱ ᱦᱳᱱᱟ ᱪᱟᱦᱤᱭᱮ ᱟᱵᱚ ᱦᱚᱲᱟᱜ ᱠᱟᱱᱟ ᱟᱹᱫᱤᱵᱟᱹᱥᱤᱭᱟᱜ ᱠᱟᱱᱟ ᱟᱨ ᱟᱨ ᱱᱤᱭᱟᱹ ᱯᱩᱡᱟᱹ ᱠᱟᱛᱮᱫ ᱪᱮᱫ ᱧᱟᱢᱚᱜ ᱠᱟᱱᱟ ᱱᱤᱭᱟᱹ ᱠᱚ ᱪᱟᱨᱪᱟ ᱡᱟᱹᱨᱩᱨᱤ ᱠᱟᱱᱟ ᱟᱨ ᱱᱤᱭᱟᱹ ᱨᱮᱱᱟᱜ ᱡᱚ ᱡᱚ ᱱᱤᱭᱟᱹ ᱡᱟᱛᱨᱟ ᱯᱟᱴᱤ ᱨᱮᱱᱟᱜ ᱠᱟᱱᱟ ᱡᱟᱛᱨᱟ ᱧᱤᱫᱟᱹ ᱱᱟᱭᱤᱴ ᱫᱷᱟᱢᱟᱠᱟ ᱢᱮᱱᱟᱜᱼᱟ ᱪᱮᱫ ᱠᱚ ᱚᱞ ᱠᱟᱫᱟ ᱟᱢᱟᱜ ᱫᱩᱞᱟᱹᱲ ᱜᱟᱛᱮ ᱡᱚᱵᱮ ᱞᱟᱹᱰᱩ ᱟᱢᱟᱜ ᱮᱜᱮᱨ ᱜᱟᱛᱮ ᱫᱚᱢᱮ ᱦᱟᱹᱥᱩ ᱢᱚᱛᱞᱚᱵ ᱱᱤᱭᱟᱹ ᱪᱮᱫ ᱠᱟᱛᱷᱟ ᱪᱮᱫ ᱮ ᱢᱮᱱᱫᱟ ᱵᱩᱡᱷᱟᱹᱣ ᱵᱟᱹᱧ ᱧᱟᱢᱫᱟ ᱟᱨ ᱱᱤᱭᱟᱹ ᱡᱮ ᱯᱳᱥᱴᱟᱨ ᱧᱮᱞᱚᱜ ᱠᱟᱱᱟ ᱱᱤᱭᱟᱹ ᱨᱮ ᱟᱵᱚ ᱥᱚᱢᱟᱡᱽ ᱨᱮ ᱪᱮᱫ ᱯᱨᱚᱵᱷᱟᱵᱽ ᱯᱟᱲᱟᱜ ᱠᱟᱱᱟ ᱵᱩᱡᱷᱟᱹᱣ ᱫᱟᱲᱮᱭᱟᱜ ᱠᱟᱱ ᱜᱮᱭᱟ ᱠᱩᱲᱤ ᱠᱚᱲᱟ ᱠᱚ ᱟᱥᱮ ᱱᱩᱠᱩ ᱩᱱᱤ ᱢᱤᱫᱴᱮᱱ ᱱᱤᱭᱟᱹ ᱨᱟᱡᱩ ᱦᱮᱢᱵᱨᱚᱢ ᱨᱟᱡᱩ ᱦᱮᱢᱵᱨᱚᱢ ᱯᱨᱚᱫᱷᱟᱱ ᱠᱟᱱᱟᱭ ᱡᱳ ᱚᱱᱟ ᱟᱛᱳ ᱨᱮ ᱱᱤᱭᱟᱹ ᱡᱳ ᱱᱤᱭᱟᱹ ᱯᱨᱳᱜᱨᱟᱢ ᱪᱟᱸᱫᱽᱲᱟ ᱯᱟᱴᱤ ᱨᱮᱱᱟᱜ ᱯᱨᱚᱫᱷᱟᱱ ᱠᱟᱱᱟᱭ ᱟᱨ ᱱᱤᱭᱟᱹ ᱱᱤᱭᱟᱹ ᱜᱩᱱᱟᱹᱱ ᱦᱳᱱᱟ ᱪᱟᱦᱤᱭᱮ ᱟᱵᱚ ᱥᱚᱢᱟᱡᱽ ᱨᱮ ᱱᱤᱭᱟᱹ ᱠᱚ ᱪᱮᱫ ᱪᱟᱞᱟᱜ ᱠᱟᱱ ᱛᱟᱵᱚᱱᱟ ᱵᱚᱞᱮ ᱟᱵᱚ ᱪᱮᱫ ᱞᱮᱠᱟ ᱛᱮᱵᱚᱱ ᱛᱟᱭᱱᱚᱢᱚᱜ ᱠᱟᱱᱟ ᱟᱹᱫᱤᱵᱟᱹᱥᱤ ᱦᱚᱲ ᱱᱤᱭᱟᱹ ᱠᱚ ᱡᱚᱵᱽ ᱵᱟᱝ ᱯᱟᱸᱡᱟ ᱡᱟᱹᱨᱩᱨᱤ ᱠᱟᱱ ᱛᱟᱵᱚᱱᱟ ᱡᱚᱵᱽ ᱟᱵᱚᱣᱟᱜ ᱱᱤᱭᱚᱢ ᱫᱷᱚᱨᱚᱢ ᱠᱟᱱ ᱛᱟᱵᱚᱱᱟ ᱚᱱᱟ ᱨᱮ ᱛᱟᱦᱮᱸ ᱡᱟᱹᱨᱩᱨᱤ ᱠᱟᱱᱟ ᱟᱵᱚᱣᱟᱜ ᱚᱥᱛᱤᱛᱛᱚ ᱟᱫᱚᱜ ᱠᱟᱱ ᱟᱫ ᱪᱟᱵᱟᱜ ᱠᱟᱱ ᱛᱟᱵᱚᱱᱟ ᱞᱮᱠᱤᱱ ᱟᱵᱚ ᱛᱤ ᱨᱮᱵᱚᱱ ᱵᱩᱡᱷᱟᱹᱣᱟ ᱵᱟᱵᱚᱱ ᱵᱩᱡᱷᱟᱹᱣᱟ ᱮᱱᱛᱮᱫ ᱟᱹᱰᱤ ᱢᱩᱥᱠᱤᱞ ᱠᱟᱛᱷᱟ ᱠᱟᱱᱟ ᱱᱩᱠᱩ ᱠᱤ ᱱᱩᱠᱩ ᱠᱚᱲᱟ ᱠᱚ ᱪᱤᱠᱟᱹ ᱥᱟᱢᱡᱷᱟᱣ ᱠᱚᱣᱟ ᱥᱮ ᱡᱮ ᱥᱚᱢᱟᱡᱽ ᱨᱮ ᱦᱮᱱᱟᱜ ᱵᱚᱱᱟ ᱟᱵᱚ ᱜᱮ ᱟᱜᱮ ᱟᱵᱚ ᱜᱮ ᱵᱟᱵᱚᱱ ᱵᱩᱡᱷᱟᱹᱣᱟ ᱥᱟᱹᱦᱤ ᱜᱟᱞᱟᱛ ᱫᱚ ᱪᱮᱫ ᱞᱮᱠᱟ ᱱᱤᱭᱟᱹ ᱟᱨ ᱢᱤᱫᱴᱮᱱ ᱪᱟᱨᱪᱟᱭᱟ ᱱᱤᱭᱟᱹ ᱜᱮ ᱟᱢᱟᱜ ᱫᱩᱞᱟᱹᱲ ᱜᱟᱛᱮ ᱡᱚᱵᱮ ᱞᱟᱹᱰᱩ ᱦᱟᱭ ᱨᱮ ᱪᱟᱸᱫᱚ ᱚᱱᱟ ᱡᱚᱵᱮ ᱞᱟᱹᱰᱩ ᱟᱢᱟᱜ ᱫᱩᱞᱟᱹᱲ ᱜᱟᱛᱮ ᱡᱚᱵᱮ ᱞᱟᱹᱰᱩ ᱟᱢᱟᱜ ᱮᱜᱮᱨ ᱜᱟᱛᱮ ᱫᱚᱢᱮ ᱦᱟᱹᱥᱩ ᱱᱤᱭᱟᱹ ᱨᱮᱱᱟᱜ ᱱᱟᱥᱮᱭᱟᱜ ᱰᱤᱴᱮᱞ ᱛᱮᱵᱚᱱ ᱜᱩᱱᱟᱹᱱᱚᱜᱼᱟ ᱪᱮᱫ ᱞᱮᱠᱟᱱᱟᱜ ᱡᱮ ᱡᱟᱛᱨᱟ ᱯᱟᱴᱤ ᱨᱮ ᱥᱮ ᱚᱱᱟ ᱯᱨᱳᱜᱨᱟᱢ ᱨᱮ ᱪᱮᱫ ᱞᱮᱠᱟᱱᱟᱜ ᱤᱭᱟᱹ ᱯᱨᱳᱜᱨᱟᱢ ᱠᱚ ᱦᱩᱭ ᱦᱚᱪᱚᱭᱮᱫᱟ ᱮᱠᱮᱱ ᱫᱩᱞᱟᱹᱲ ᱛᱮᱜᱮ ᱱᱟᱥᱮᱭᱟᱜ ᱦᱚᱸ ᱢᱤᱫ ᱯᱚᱭᱮᱱᱴ ᱦᱚᱸ ᱥᱮ ᱫᱩ ᱯᱚᱭᱮᱱᱴ ᱦᱚᱸ ᱵᱚᱞᱮ ᱥᱟᱢᱟᱡᱤᱠ ᱫᱚ ᱵᱟᱠᱚ ᱟᱹᱜᱩᱭᱮᱫᱟ ᱮᱠᱮᱱ ᱫᱩᱞᱟᱹᱲ ᱨᱮᱱᱟᱜ ᱠᱟᱱᱟ ᱫᱩᱞᱟᱹᱲ ᱨᱮ ᱪᱮᱫ ᱠᱚ ᱧᱟᱢᱫᱟ ᱮᱠᱮᱱ ᱞᱳᱠᱥᱟᱱ ᱜᱮ ᱢᱤᱫᱴᱮᱱ ᱦᱚᱸ ᱟᱯᱮ ᱧᱮᱞᱮᱫ ᱠᱚᱣᱟ ᱫᱤᱠᱩ ᱠᱚ ᱱᱤᱭᱟᱹ ᱡᱮ ᱠᱟᱹᱴᱷᱤᱭᱟᱹᱲ ᱡᱮᱞᱟ ᱥᱮ ᱱᱤᱭᱟᱹ ᱵᱤᱦᱟᱨ ᱨᱮ ᱱᱤᱭᱟᱹ ᱥᱚᱨᱟᱥᱚᱛᱤ ᱚᱠᱟ ᱡᱟᱭᱜᱟ ᱡᱟᱭᱜᱟ ᱨᱮ ᱡᱟᱹᱱᱤᱡ ᱠᱚ ᱯᱨᱳᱜᱨᱟᱢ ᱦᱚᱪᱚᱭᱮᱫᱟ ᱞᱟᱹᱴᱩ ᱠᱚ ᱢᱮᱞᱟ ᱦᱚᱪᱚᱭᱮᱫᱟ ᱚᱠᱚᱭ ᱵᱟᱰᱟᱭ ᱤᱧ ᱦᱚᱸ ᱵᱟᱹᱧ ᱵᱟᱲᱟᱭᱟ ᱱᱤᱭᱟᱹ ᱟᱞᱮ ᱮᱞᱟᱠᱟ ᱨᱮᱫᱚ ᱚᱠᱚᱭ ᱵᱟᱹᱧ ᱧᱮᱞᱮᱫ ᱠᱚᱣᱟ ᱠᱷᱟᱹᱞᱤ ᱟᱵᱚ ᱦᱚᱲ ᱜᱤᱧ ᱧᱮᱞᱮᱫ ᱵᱚᱱᱟ ᱵᱚᱞᱮ ᱱᱤᱝᱠᱟ ᱧᱤᱫᱟᱹ ᱱᱟᱭᱤᱴ ᱫᱷᱟᱢᱟᱠᱟ ᱡᱟᱛᱨᱟ ᱯᱟᱴᱤ ᱰᱨᱟᱢᱟ ᱱᱤᱭᱟᱹ ᱫᱤᱠᱩ ᱠᱚᱣᱟᱜ ᱯᱚᱨᱚᱵᱽ ᱨᱮ ᱫᱤᱠᱩ ᱠᱚᱲᱟᱜ ᱫᱤᱠᱩ ᱠᱚᱣᱟᱜ ᱛᱮᱣᱦᱟᱨ ᱨᱮ ᱟᱵᱚ ᱵᱚᱱ ᱥᱟᱹᱢᱤᱞᱚᱜ ᱠᱟᱱᱟ ᱟᱨ ᱯᱷᱟᱭᱫᱟ ᱫᱚ ᱩᱱᱠᱩ ᱠᱚ ᱦᱟᱛᱟᱣ ᱡᱚᱝ ᱠᱟᱱᱟ

ᱟᱨᱮ ᱵᱷᱟᱭ ᱟᱢ ᱮ ᱥᱟᱛ ᱮᱢᱟᱢᱟ ᱛᱚᱵᱮ ᱱᱤᱦᱤ ᱟᱢ ᱢᱟ ᱥᱟᱛ ᱜᱮ ᱵᱟᱭ ᱮᱢᱟᱢ ᱠᱟᱱ ᱟᱢ ᱛᱚᱵᱮ ᱫᱷᱚᱨᱚᱢ ᱵᱟᱹᱜᱤ ᱠᱟᱛᱮ ᱪᱤᱠᱟᱹ ᱛᱮ ᱥᱟᱛ ᱮᱢᱟᱭ ᱠᱟᱱᱟ ᱚᱠᱚᱭ ᱫᱚ ᱦᱟᱹᱱᱩᱢᱟᱱᱮ ᱯᱟᱸᱡᱟ ᱟᱭ ᱦᱟᱹᱱᱩᱢᱟᱱᱮ ᱥᱮᱵᱟ ᱟᱭ ᱠᱟᱱᱟ ᱚᱠᱚᱭ ᱫᱚ ᱪᱤᱞᱤᱭ ᱥᱮᱵᱟ ᱟᱭ ᱠᱟᱱᱟ ᱚᱠᱚᱭ ᱨᱟᱢ ᱜᱩᱨᱩᱭ ᱥᱮᱵᱟᱭ ᱪᱤᱞᱤ ᱠᱚᱠᱚ ᱜᱩᱨᱩ ᱥᱮᱵᱟ ᱟᱠᱚ ᱠᱟᱱᱟ ᱞᱮᱠᱤᱱ ᱫᱤᱠᱩ ᱯᱩᱥᱤ ᱱᱤᱛᱚᱜ ᱟᱵᱚ ᱱᱤᱛᱚᱜ ᱦᱟᱥᱟ ᱠᱚ ᱵᱟᱠᱚ ᱜᱚᱲᱚ ᱟᱢ ᱠᱟᱱᱟ ᱵᱟᱵᱚ ᱵᱟᱠᱚ ᱜᱚᱲᱚ ᱟᱵᱚᱱ ᱠᱟᱱᱟ ᱟᱨ ᱜᱚᱲᱚ ᱟᱢ ᱨᱮᱦᱚᱸᱭ ᱯᱚᱭᱥᱟᱭ ᱦᱟᱛᱟᱣ ᱛᱟᱢᱟ ᱥᱮ ᱵᱟᱝ

ᱦᱮᱞᱳ ᱦᱮᱸ ᱜᱚᱢᱠᱮ ᱤᱭᱟᱹ ᱱᱤᱭᱟᱹ ᱥᱤᱛᱩᱝ ᱴᱚᱞᱟ ᱠᱷᱚᱱ ᱨᱚᱲ ᱫᱟᱢ ᱦᱮᱸ ᱚ ᱟᱢᱜᱮ ᱯᱨᱟᱫᱷᱟᱱ ᱦᱩᱸ ᱦᱩᱸ ᱯᱨᱟᱫᱷᱟᱱ ᱦᱮᱢᱵᱨᱚᱢ ᱟᱪᱪᱷᱟ ᱡᱚ ᱱᱤᱭᱟᱹ ᱟᱯᱮ ᱥᱟᱨᱟᱥᱚᱛᱤ ᱯᱮ ᱯᱩᱡᱟᱹᱭᱮᱫ ᱠᱟᱱᱛᱮ ᱯᱩᱡᱟᱹ ᱚᱱᱟᱨᱮ ᱦᱮᱸ ᱚᱱᱛᱮ ᱯᱮ ᱢᱟᱱᱟᱣᱮᱫ ᱠᱟᱱ ᱛᱚ ᱪᱮᱫ ᱞᱮᱠᱟᱛᱮ

ᱟᱢᱟᱜ ᱮᱜᱮᱨ ᱜᱟᱛᱮ ᱫᱚᱢᱮ ᱦᱟᱥᱚᱢ ᱢᱚᱛᱞᱚᱵ ᱪᱮᱫ ᱠᱟᱱᱟ ᱱᱤᱭᱟᱹ ᱨᱮᱱᱟᱜ ᱚᱱᱟ ᱫᱚ ᱟᱢ ᱜᱮ ᱪᱚ ᱞᱟᱹᱭ ᱛᱟᱞᱟᱝ ᱢᱮ ᱛᱮ ᱚᱱᱟ ᱟᱢᱤᱧ ᱠᱩᱞᱤᱭᱮᱫ ᱢᱮᱭᱟ ᱱᱤᱡᱮ ᱱᱤᱭᱟᱹ ᱯᱮ ᱫᱚᱦᱚ ᱟᱠᱟᱱ ᱛᱮ ᱚᱱᱟ ᱟᱢᱤᱧ ᱠᱩᱞᱤᱭᱮᱫ ᱢᱮᱭᱟ ᱚᱱᱟ ᱟᱪᱪᱷᱟ ᱚᱱᱟ ᱠᱩᱲᱤ ᱠᱚᱲᱟ ᱠᱚ ᱪᱟᱞᱟᱜᱼᱟ ᱚᱱᱟ ᱯᱟᱱᱰᱟᱞ ᱵᱷᱤᱛᱨᱤ ᱨᱮ ᱛᱤᱱᱟᱹᱜ ᱟᱭᱢᱟ ᱞᱮᱠᱟᱱ ᱠᱩᱲᱤ ᱠᱚᱲᱟ ᱠᱚ ᱧᱟᱯᱟᱢᱚᱜᱼᱟ ᱛᱤᱱᱟᱹᱜ ᱟᱭᱢᱟ ᱟᱭᱢᱟ ᱟᱹᱛᱩ ᱠᱷᱚᱱ ᱩᱱᱠᱩ ᱠᱚ ᱩᱱᱠᱩ ᱠᱚᱣᱟᱜ ᱡᱤᱱᱫᱮᱜᱤ ᱚᱠᱟ ᱥᱮᱫ ᱪᱟᱞᱟᱜ ᱠᱟᱱ ᱛᱟᱠᱚᱣᱟ ᱥᱟᱹᱦᱤ ᱰᱟᱦᱟᱨ ᱛᱮ ᱪᱟᱞᱟᱜ ᱠᱟᱱ ᱛᱟᱠᱚᱣᱟ ᱟᱜᱮ ᱞᱟᱹᱜᱤᱫ ᱵᱤᱠᱟᱥ ᱞᱟᱹᱜᱤᱫ ᱦᱤᱡᱩᱜ ᱠᱟᱱ ᱛᱟᱠᱚᱣᱟ ᱟᱨ ᱱᱤᱭᱟᱹ ᱯᱨᱚᱫᱷᱟᱱ ᱯᱨᱚᱫᱷᱟᱱ ᱠᱟᱱᱟᱢ ᱟᱢ ᱱᱤᱭᱟᱹ ᱯᱨᱳᱜᱨᱟᱢ ᱨᱮ ᱟᱨ ᱢᱤᱫᱴᱮᱱ ᱠᱟᱛᱷᱟ ᱵᱟᱢ ᱨᱚᱲᱫᱟ ᱢᱚᱛᱞᱚᱵ ᱨᱚᱲ ᱢᱮ ᱜᱚᱢᱠᱮ ᱟᱫᱚ ᱪᱮᱠᱟ ᱦᱩᱭᱩᱜᱼᱟ ᱟᱫᱚ ᱟᱯᱮ ᱜᱮ ᱱᱤᱛᱚᱜ ᱱᱤᱝᱠᱟᱢ ᱯᱨᱚᱫᱷᱟᱱ ᱪᱩᱱᱟᱹᱣ ᱠᱟᱱᱟ ᱚᱱᱟ ᱟᱛᱳ ᱨᱮᱱ ᱢᱮᱱ ᱦᱚᱲ ᱠᱟᱱᱟᱢ ᱱᱤᱭᱟᱹ ᱴᱷᱮᱱ ᱤᱧ ᱴᱷᱮᱱ ᱢᱤᱫᱴᱮᱱ ᱵᱟᱨᱭᱟ ᱠᱟᱛᱷᱟ ᱪᱮᱫ ᱟᱵᱟᱨ ᱡᱚᱵᱟᱵ ᱵᱟ- ᱵᱟᱢ ᱮᱢ ᱫᱟᱲᱮᱭᱟᱹᱧ ᱠᱟᱱᱟ ᱦᱮᱸ ᱜᱚᱢᱠᱮ ᱵᱟᱢ ᱨᱚᱲᱮᱫ ᱠᱟᱱ ᱢᱮᱛᱟᱢ ᱠᱟᱹᱱᱟᱹᱧ ᱯᱨᱳᱜᱨᱟᱢ ᱦᱤᱞᱳᱜ ᱦᱤᱡᱩᱜ ᱛᱟᱞᱟᱝ ᱢᱮ ᱤᱧ ᱢᱟ ᱤᱧ ᱢᱟᱧ ᱪᱟᱞᱟᱜ ᱜᱮ ᱯᱨᱳᱜᱨᱟᱢ ᱨᱮ ᱢᱟᱧ ᱡᱚᱠᱷᱚᱱ ᱥᱟᱶᱟᱞ ᱢᱮᱧ ᱠᱩᱞᱤ ᱯᱮ ᱜᱮ ᱴᱷᱤᱠ ᱜᱤᱭᱟᱹᱧ ᱛᱚ ᱞᱟᱦᱟᱨᱮᱧ ᱠᱚᱱᱯᱷᱟᱨᱢᱤᱧ ᱠᱷᱚᱡᱚᱜ ᱠᱟᱱᱟ ᱵᱚᱞᱮ ᱟᱯᱮ ᱪᱮᱫ ᱵᱤᱥᱚᱭ ᱛᱮᱯᱮ ᱱᱤᱝᱠᱟ ᱯᱮ ᱠᱟᱹᱢᱤᱭᱮᱫᱟ ᱡᱮ ᱟᱵᱚᱣᱟᱜ ᱥᱚᱢᱟᱡᱽ ᱚᱠᱟ ᱫᱤᱥᱟᱹ ᱤᱭᱟᱹᱨᱮ ᱪᱟᱞᱟᱜ ᱠᱟᱱᱟ ᱚᱠᱟ ᱤᱭᱟᱹ ᱚᱠᱟ ᱤᱭᱟᱹ ᱡᱟᱭᱜᱟ ᱨᱮ ᱪᱟᱞᱟᱜ ᱠᱟᱱᱟ ᱟᱜᱮ ᱵᱟᱲᱦᱟᱜ ᱯᱮᱥᱮ ᱯᱤᱪᱷᱮ ᱯᱮ ᱛᱟᱭᱱᱚᱢᱚᱜ ᱠᱟᱱ ᱛᱟᱵᱚᱱᱟ ᱟᱪᱪᱷᱟᱧ ᱞᱟᱹᱭ ᱟᱢᱟ ᱦᱟᱸᱜ ᱛᱚᱵᱮ ᱱᱤᱝᱠᱟ ᱵᱟᱢ ᱤᱭᱟᱹ ᱫᱟᱲᱮᱭᱟᱜ ᱠᱟᱱᱟ ᱵᱟᱢ ᱞᱟᱹᱭ ᱫᱟᱲᱮᱭᱟᱜ ᱠᱟᱱᱟ ᱟᱸᱡᱚᱢ ᱠᱮᱫᱟ ᱯᱮ ᱵᱚᱭᱦᱟ ᱡᱚ ᱵᱚᱞᱮ ᱨᱟᱡᱩ ᱦᱮᱢᱵᱨᱚᱢ ᱵᱚᱞᱮ ᱯᱨᱚᱫᱷᱟᱱ ᱠᱟᱱᱟᱭ ᱚᱱᱟ ᱟᱹᱛᱩ ᱨᱮᱱ ᱩᱱᱤ ᱱᱟᱥᱮᱭᱟᱜ ᱵᱟᱨ ᱠᱟᱛᱷᱟ ᱵᱟᱭ ᱨᱚᱲ ᱫᱟᱲᱮᱭᱟᱫᱟ ᱪᱮᱫ ᱠᱚ ᱥᱟᱣᱟᱞᱤᱧ ᱠᱩᱞᱤ ᱠᱮᱫᱮ ᱚᱱᱟ ᱨᱮᱱᱟᱜ ᱢᱤᱫᱴᱮᱱ ᱥᱚᱵᱫᱚ ᱦᱚᱸ ᱵᱟᱭ ᱨᱚᱲ ᱫᱟᱲᱮᱭᱟᱫᱟ ᱟᱯᱮ ᱟᱸᱡᱚᱢ ᱠᱮᱫ ᱜᱮᱭᱟ ᱟᱯᱮ ᱦᱚᱸ ᱵᱚᱞᱮ ᱟᱵᱚᱣᱟᱜ ᱥᱚᱢᱟᱡᱽ ᱚᱱᱠᱟᱱ ᱠᱚᱲᱟ ᱠᱚ ᱞᱟᱦᱟᱜ ᱠᱟᱱᱟ ᱡᱮ ᱵᱚᱞᱮ ᱟᱵᱚᱣᱟᱜ ᱟᱜᱮ ᱵᱤᱠᱟᱥ ᱫᱚ ᱵᱟᱝ ᱵᱤᱠᱟᱥᱚᱜ ᱛᱟᱵᱚᱱᱟ ᱥᱮ ᱟᱜᱮ ᱟᱜᱮ ᱵᱟᱵᱚᱱ ᱞᱟᱦᱟ ᱫᱟᱲᱮᱭᱟᱜᱼᱟ

ᱪᱮᱫ ᱜᱮ ᱵᱟᱝ ᱟᱨ ᱩᱱᱟᱹᱜ ᱰᱷᱮᱨ ᱠᱩᱲᱤ ᱠᱚᱲᱟᱣᱟᱜ ᱡᱤᱱᱫᱮᱜᱤ ᱪᱟᱵᱟ ᱩᱛᱟᱹᱨᱚᱜ ᱠᱟᱱᱟ ᱚᱠᱚᱭ ᱫᱚᱠᱚ ᱟᱺᱜᱤᱨᱚᱜ ᱠᱟᱱᱟ ᱚᱠᱚᱭ ᱫᱚ ᱚᱱᱟ ᱢᱮᱞᱟ ᱵᱷᱤᱛᱨᱤ ᱨᱮ ᱥᱮ ᱚᱱᱟ ᱰᱨᱟᱢᱟ ᱵᱷᱤᱛᱨᱤ ᱨᱮ ᱥᱮ ᱚᱱᱟ ᱤᱭᱟᱹ ᱡᱟᱛᱨᱟ ᱯᱟᱴᱤ ᱵᱷᱤᱛᱨᱤ ᱨᱮ ᱵᱟᱹᱲᱤᱡ ᱠᱚ ᱠᱟᱹᱢᱤᱭᱮᱫᱟ ᱟᱨ ᱱᱤᱭᱟᱹ ᱟᱞᱮᱭᱟᱜ ᱟᱛᱳ ᱨᱮ ᱦᱩᱭᱩᱜ ᱠᱟᱱᱟ ᱞᱮᱠᱤᱱ ᱟᱵᱚ ᱱᱤᱭᱟᱹ ᱜᱮ ᱵᱟᱵᱚᱱ ᱵᱩᱡᱷᱟᱹᱣ ᱫᱟᱲᱮᱭᱟᱜ ᱠᱟᱱᱟ ᱟᱨ ᱵᱚᱱ ᱧᱮᱞᱫᱟ ᱟᱯᱮ ᱠᱚᱧ ᱠᱚᱲᱟ ᱯᱮ ᱟᱯᱮ ᱯᱮ ᱱᱤᱭᱟᱹ ᱵᱷᱤᱰᱤᱭᱳ ᱯᱮ ᱧᱮᱞᱮᱫ ᱠᱟᱱ ᱛᱤᱧ ᱜᱮᱭᱟ ᱞᱮᱠᱤᱱ ᱟᱯᱮ ᱯᱮ ᱪᱟᱞᱟᱜ ᱠᱟᱱᱟ ᱱᱤᱭᱟᱹ ᱠᱚ ᱵᱟᱯᱮ ᱫᱷᱮᱭᱟᱱᱟᱜ ᱠᱟᱱᱟ ᱥᱟᱢᱟᱡᱽ ᱵᱟᱯᱮ ᱫᱷᱮᱭᱟᱱᱟᱜ ᱠᱟᱱᱟ ᱞᱮᱠᱤᱱ ᱮᱱᱮ ᱱᱤᱭᱟᱹ ᱜᱟᱞᱟᱛ ᱠᱟᱹᱢᱤ ᱫᱚ ᱟᱹᱰᱤ ᱟᱯᱮ ᱞᱟᱦᱟ ᱵᱟᱲᱟᱭ ᱠᱟᱱᱟ ᱱᱤᱭᱟᱹ ᱠᱚ ᱱᱤᱭᱟᱹ ᱚᱠᱚᱭ ᱚᱠᱚᱭ ᱫᱷᱮᱭᱟᱱᱟ ᱟᱵᱚᱣᱟᱜ ᱥᱚᱢᱟᱡᱽ ᱠᱟᱱᱟ ᱟᱵᱚᱣᱟᱜ ᱫᱤᱥᱚᱢ ᱠᱟᱱᱟ ᱥᱟᱢᱟᱡᱽ ᱞᱟᱹᱜᱤᱫ ᱛᱮ ᱱᱟᱥᱮᱭᱟᱜ ᱨᱮᱜᱮᱡ ᱫᱚᱦᱚᱭ ᱛᱟᱵᱚᱱ ᱯᱮ ᱵᱚᱭᱦᱟ ᱥᱟᱢᱟᱡᱽ ᱨᱮᱵᱚᱱ ᱛᱟᱦᱮᱱ ᱠᱟᱱ ᱠᱷᱟᱡ ᱫᱚ ᱟᱜᱟᱨ ᱩᱱ ᱦᱤᱞᱳᱜ ᱱᱩᱠᱩ ᱴᱷᱮᱱ ᱪᱟᱞᱟᱣ ᱞᱮᱱ ᱜᱮᱭᱟ ᱱᱩᱭ ᱵᱚᱞᱮ ᱩᱱ ᱦᱤᱞᱳᱜ ᱱᱟᱥᱮᱭᱟᱜ ᱦᱚᱸᱠᱚ ᱨᱚᱲ ᱫᱟᱲᱮᱭᱟᱫᱟ ᱵᱚᱞᱮᱧ ᱠᱩᱞᱤ ᱞᱮᱫᱮ ᱜᱮᱭᱟ ᱨᱟᱡᱩ ᱩᱱᱤ ᱨᱟᱡᱩ ᱦᱮᱢᱵᱨᱚᱢ ᱪᱮᱫ ᱜᱮ ᱵᱟᱹᱧ ᱪᱮᱫ ᱤᱧ ᱨᱚᱲᱟ ᱵᱟᱹᱧ ᱨᱚᱲᱟ ᱚᱱᱠᱟᱭ ᱨᱚᱲ ᱠᱮᱫᱟ ᱫᱟᱹᱴ ᱪᱚᱞᱚ ᱢᱮᱱᱫᱟ ᱚᱱᱟᱛᱮᱧ ᱠᱚᱭ ᱠᱮᱫ ᱠᱚᱣᱟ ᱱᱤᱭᱟᱹ ᱟᱨ ᱱᱤᱭᱟᱹ ᱵᱟᱨᱮᱛᱮ ᱱᱚᱜᱼᱚᱭ ᱵᱷᱤᱰᱤᱭᱳᱧ ᱵᱮᱱᱟᱣ ᱠᱟᱱᱟ ᱟᱯᱮ ᱴᱷᱮᱡ ᱢᱟ ᱢᱚᱡᱽ ᱯᱮ ᱟᱹᱭᱠᱟᱹᱣ ᱠᱮᱫ ᱠᱷᱟᱡ ᱫᱚ ᱥᱟᱵᱥᱠᱨᱟᱭᱤᱵᱽ ᱯᱮ ᱟᱨ ᱟᱫᱚ ᱟᱨ ᱢᱚᱡᱽ ᱯᱮ ᱟᱹᱭᱠᱟᱹᱣ ᱠᱷᱟᱡ ᱫᱚ ᱥᱮᱭᱟᱨ ᱯᱮ ᱟᱨ ᱟᱨᱦᱚᱸ ᱱᱚᱣᱟ ᱠᱷᱚᱡ ᱡᱟᱫᱟ ᱢᱚᱡᱽ ᱯᱮ ᱟᱹᱭᱠᱟᱹᱣ ᱠᱷᱟᱡ ᱫᱚ ᱞᱟᱭᱤᱠ ᱯᱮ ᱟᱨ ᱚᱠᱚᱭ ᱜᱮ ᱚᱠᱚᱭᱴᱟᱜ ᱦᱟᱹᱥᱩᱭᱮᱫ ᱯᱮ ᱠᱷᱟᱡ ᱫᱚ ᱠᱮᱴᱮᱡ ᱛᱮ ᱮᱜᱮᱨᱤᱧ ᱯᱮ ᱢᱚᱧᱡᱩᱨ ᱜᱤᱭᱟᱹᱧ ᱟᱨ ᱨᱟᱹᱥᱠᱟᱹ ᱜᱤᱧ ᱟᱹᱭᱠᱟᱹᱣᱫᱟ ᱟᱯᱮ ᱠᱚ ᱮᱜᱮᱨ ᱛᱮ ᱟᱯᱮ ᱠᱚ ᱫᱩᱞᱟᱹᱲ ᱛᱮ ᱟᱯᱮ ᱠᱚ ᱫᱟᱭᱟ ᱫᱩᱞᱟᱹᱲ ᱛᱮ ᱢᱟ ᱛᱚᱵᱮ ᱱᱤᱭᱟᱹ ᱪᱮᱱᱮᱞ ᱨᱮ ᱵᱮᱱᱟᱣ ᱨᱮᱜᱮ ᱛᱟᱦᱮᱱ ᱯᱮ ᱟᱨ ᱡᱟᱫᱟ ᱥᱮᱭᱟᱨ ᱯᱮ ᱢᱟ ᱛᱚᱵᱮ ᱫᱩᱞᱟᱹᱲ ᱢᱟᱱᱮ ᱡᱚᱦᱟᱨ